ᱦᱤᱡᱩᱜ ᱠᱚᱨᱮ ᱥᱟᱲᱮ ᱟᱴᱴᱟ ᱵᱟᱡᱟᱜ ᱠᱟᱱᱟ ᱫᱩᱫᱽ ᱠᱚ ᱵᱨᱮᱰ ᱠᱚ ᱦᱟᱛᱟᱣ ᱞᱟᱹᱜᱤᱫ ᱦᱮᱡ ᱦᱩᱭ ᱞᱮᱱᱟ ᱛᱟᱦᱮᱸᱫ ᱟᱨ ᱱᱤᱛᱚᱜ ᱠᱤᱨᱤ ᱥᱟᱵᱟᱣ ᱮᱱᱟ ᱪᱤᱠᱟᱹ ᱞᱮᱠᱷᱟᱱ ᱥᱤᱵᱤ ᱠᱟᱱ ᱟᱨ ᱱᱤᱛᱚᱜ ᱚᱲᱟᱜ ᱦᱮᱡ ᱦᱩᱭᱱᱟ ᱫᱩᱫᱽ ᱠᱚ ᱵᱨᱮᱰ ᱠᱚ ᱨᱚᱭᱱᱤᱧ ᱟᱹᱜᱩ ᱠᱮᱜᱼᱟ ᱚᱲᱟᱜ ᱥᱮᱴᱮᱨᱱᱤᱧ ᱟᱨ ᱵᱤᱥᱠᱤᱴ ᱵᱟᱜᱮᱨᱟ ᱥᱟᱨ ᱥᱩᱛᱩᱞ ᱠᱚ ᱦᱟᱛᱟᱣ ᱞᱟᱜᱼᱟ ᱡᱚᱦᱟᱨ ᱜᱮ ᱥᱟᱱᱟᱢ ᱠᱚ ᱛᱮᱦᱮᱧ ᱚᱱᱟ ᱵᱞᱚᱜ ᱨᱮ ᱟᱯᱮ ᱡᱚᱛᱚ ᱠᱚ ᱥᱟᱹᱜᱩᱱ ᱫᱟᱨᱟᱢ ᱮᱫ ᱯᱮᱭᱟ ᱟᱨ ᱟᱥᱟᱭᱟᱹᱧ ᱡᱚᱛᱚ ᱵᱮᱥ ᱜᱮ ᱢᱮᱱᱟᱜ ᱯᱮ ᱤᱧ ᱦᱚᱸ ᱵᱮᱥ ᱜᱮ ᱢᱤᱱᱟᱹᱧᱟ ᱱᱤᱛᱚᱜ ᱤᱧ ᱪᱟᱞᱟᱣ ᱞᱮᱱᱟ ᱛᱟᱦᱮᱸᱫ

ᱪᱮᱦᱨᱟ ᱜᱮ ᱧᱮᱞᱚᱜ ᱠᱟᱱᱟ ᱥᱮ ᱦᱚᱨᱚᱜ ᱠᱟᱛᱮ ᱜᱮ ᱴᱷᱤᱠ ᱪᱮᱫ ᱞᱮᱠᱟ ᱧᱮᱞᱚᱜᱼᱟ ᱱᱚᱣᱟ ᱫᱚ ᱵᱨᱮᱥᱞᱮᱴ ᱠᱟᱱᱟ ᱱᱚᱣᱟ ᱛᱟᱨᱟ

ᱱᱚᱣᱟ ᱨᱮᱭᱟᱜ ᱥᱮᱱᱴ ᱟᱹᱰᱤ ᱯᱷᱟᱞᱛᱩ ᱜᱮᱭᱟ ᱚᱪᱚᱜ ᱠᱟᱛᱮ ᱥᱚ ᱞᱮᱜᱮ ᱵᱟᱜᱟ ᱚᱱᱟ ᱵᱟᱭ ᱯᱷᱟᱞᱛᱩ ᱜᱮᱭᱟ ᱴᱷᱤᱠ ᱜᱮᱭᱟ ᱪᱮᱛᱟᱱ ᱱᱚᱰᱮ ᱵᱟᱭ ᱵᱷᱩᱜᱟᱹᱜ ᱠᱟᱱᱟ ᱪᱮ ᱚᱱᱟ ᱞᱟᱹᱜᱤᱫ ᱛᱮ ᱵᱟᱹᱧ ᱥᱚ ᱧᱟᱢ ᱫᱟᱲᱮᱭᱟᱫᱟ ᱛᱚ ᱱᱤᱛᱚᱝ ᱱᱚᱣᱟ ᱫᱚ ᱴᱷᱤᱠ ᱜᱮᱭᱟ ᱯᱟᱣᱰᱟᱨ ᱜᱮ ᱠᱚᱢᱯᱮᱠ ᱯᱟᱣᱰᱟᱨ ᱜᱤᱧ ᱠᱩᱥᱤᱭᱟᱜᱼᱟ ᱚᱱᱟᱜᱤᱧ ᱞᱟᱜᱟᱣᱟ ᱥᱚᱯᱷᱴ ᱫᱷᱟᱨᱟ ᱛᱟᱦᱮᱱᱟ ᱚᱱᱟ ᱫᱚ ᱥᱮ ᱚᱱᱟ ᱞᱟᱹᱜᱤᱫ ᱴᱷᱤᱠ ᱜᱮᱭᱟ ᱛᱚ ᱱᱚᱜᱼᱚ ᱱᱚᱣᱟ ᱠᱚᱜᱮ ᱢᱮᱠᱟᱯ ᱥᱟᱢᱟᱱ ᱛᱟᱵᱚ ᱛᱟᱦᱮᱸ ᱞᱮᱱᱟ ᱱᱚᱣᱟ ᱫᱚ ᱥᱯᱮᱥᱟᱞ ᱢᱟᱸᱜᱟᱣ ᱦᱩᱭ ᱟᱠᱟᱱᱟ ᱪᱮᱫᱟᱜ ᱥᱮ ᱜᱟᱯᱟ ᱢᱟᱱᱮ ᱠᱤ ᱤᱧᱟᱹᱜ ᱯᱷᱮᱭᱟᱨᱣᱮᱞ ᱯᱷᱮᱭᱟᱨᱣᱮᱞ ᱯᱟᱨᱴᱤ ᱛᱚ ᱚᱱᱟ ᱞᱟᱹᱜᱤᱫ ᱛᱮ ᱥᱮᱭ ᱦᱟᱛᱟᱣ ᱠᱟᱫᱟ ᱫᱤᱱ ᱚᱱᱠᱟ ᱢᱮᱠᱟᱯ ᱦᱚᱲ ᱫᱚ ᱵᱟᱝ ᱠᱟᱱᱟ ᱵᱚ ᱵᱟᱵᱟ ᱩᱱᱟᱹᱜ ᱟᱨᱟᱜ ᱤᱧ ᱩᱱᱟᱹᱜ ᱟᱨᱟᱜ ᱞᱟᱜᱟᱣ ᱵᱟᱹᱧ ᱞᱟᱜᱟᱣᱟ ᱚᱱᱟ ᱫᱚ ᱠᱟᱱᱟ ᱯᱤᱝᱠ ᱚᱱᱟ ᱫᱚ ᱴᱷᱤᱠ ᱫᱷᱟᱨᱟ ᱜᱮ ᱡᱚᱛᱚ ᱩᱱᱟᱹᱜ ᱠᱚᱣᱟᱞᱤᱴᱤ ᱵᱟᱞᱟ ᱫᱚ ᱵᱟᱝ ᱠᱟᱱᱟ ᱴᱷᱤᱠ ᱜᱮᱭᱟ ᱱᱚᱝᱠᱟ ᱫᱷᱟᱨᱟ ᱜᱮ ᱛᱚᱵᱮ ᱧᱮᱞ ᱠᱮᱜᱼᱟ ᱵᱚᱛᱚ ᱱᱚᱜᱼᱚᱭ ᱱᱚᱣᱟ ᱜᱮ ᱟᱨ ᱱᱚᱜᱼᱚᱭ ᱱᱚᱣᱟ ᱱᱚᱣᱟ ᱥᱮᱴ ᱤᱧ ᱦᱟᱛᱟᱣ ᱠᱟᱜᱼᱟ ᱦᱩᱭᱱᱟ ᱛᱮᱦᱮᱧᱟᱜ ᱥᱚᱯᱤᱝ ᱫᱚ ᱛᱟ